ᱡᱚᱦᱟᱨ ᱟᱯᱮ ᱯᱮ ᱧᱮᱞᱮᱫᱼᱟ ᱨᱚᱛᱷᱤᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱟᱨ ᱱᱚᱣᱟ ᱪᱮᱱᱮᱞ ᱯᱟᱦᱴᱟ ᱠᱷᱚᱱ ᱟᱯᱮ ᱥᱟᱱᱟᱢ ᱠᱚ ᱥᱟᱹᱜᱩᱱ ᱡᱚᱦᱟᱨ ᱟᱯᱮ ᱱᱚᱣᱟ ᱛᱮᱦᱮᱧ ᱡᱟᱦᱟᱸ ᱪᱤᱛᱟᱹᱨ ᱯᱮ ᱧᱮᱞᱮᱫᱼᱟ ᱱᱚᱣᱟ ᱪᱤᱛᱟᱹᱨ ᱫᱚ ᱦᱩᱭᱩᱜ ᱠᱟᱱᱟ ᱵᱤᱨ ᱜᱳᱵᱤᱱᱫᱽᱯᱩᱨ ᱟᱨ ᱱᱚᱰᱮ ᱟᱱᱚᱱᱫᱽᱯᱩᱨ ᱡᱳᱱ ᱵᱤ ᱳ ᱟᱥᱮᱠᱟ ᱯᱟᱦᱴᱟ ᱠᱷᱚᱱᱟᱜ ᱢᱚᱬᱮ ᱢᱟᱯᱟᱡᱤ ᱠᱚ ᱯᱚᱛᱚᱵ ᱪᱟᱯᱟᱞ ᱨᱮ ᱥᱟᱯᱲᱟᱣ ᱫᱚᱦᱚ ᱞᱮᱫᱼᱟᱭ ᱱᱚᱣᱟ ᱫᱚ ᱤᱱᱠᱟᱹ ᱛᱮ ᱯᱷᱨᱤ ᱛᱮ ᱮᱢᱟ ᱠᱚ ᱠᱟᱱᱟᱭ ᱟᱱᱚᱱᱫᱽᱯᱩᱨ ᱡᱩᱱ ᱵᱤ ᱳ ᱟᱥᱮᱠᱟ ᱱᱚᱣᱟᱭ ᱩᱭᱦᱟᱹᱨ ᱠᱮᱫᱟᱭ ᱡᱮ ᱟᱜᱟᱢ ᱫᱤᱱ ᱨᱮ ᱟᱹᱛᱩ ᱟᱹᱛᱩ ᱨᱮ ᱢᱚᱬᱮ ᱢᱟᱯᱟᱹᱡᱤ ᱠᱚ ᱯᱷᱨᱤ ᱛᱮ ᱯᱚᱛᱚᱵ ᱮ ᱮᱢᱟ ᱠᱚᱣᱟ ᱟᱨ ᱢᱩᱛᱩᱞ ᱠᱷᱩᱱᱴᱤ ᱡᱮ ᱯᱚᱨᱡᱚᱱᱛᱚ ᱪᱤᱠᱤ ᱛᱮ ᱵᱟᱭ ᱥᱤᱠᱠᱷᱤᱛᱚᱜ ᱠᱟᱱᱟ ᱩᱱ ᱫᱷᱟᱹᱨᱤᱡ ᱚᱱᱟ ᱟᱹᱛᱩ ᱨᱮ ᱪᱤᱠᱤ ᱪᱷᱟᱨᱟᱣ ᱯᱟᱥᱱᱟᱣ ᱞᱟᱲᱟᱣ ᱚᱱᱟ ᱨᱮ ᱟᱹᱰᱤ ᱜᱮ ᱟᱱᱟᱴ ᱮᱴᱠᱮᱴᱚᱬᱮ ᱦᱤᱡᱩᱜ ᱠᱟᱱᱟ ᱟᱫᱚ ᱚᱱᱟ ᱩᱭᱦᱟᱹᱨ ᱠᱟᱛᱮᱫ ᱪᱟᱞᱟᱣᱮᱱ ᱚᱜᱚᱥᱴ ᱪᱷᱟᱵᱵᱤᱥ ᱛᱟᱹᱨᱤᱠᱷ ᱦᱤᱞᱳᱜ ᱱᱚᱣᱟᱭ ᱥᱟᱯᱲᱟᱣ ᱠᱮᱜᱼᱟ ᱵᱤᱨ ᱜᱳᱵᱤᱱᱫᱽ ᱟᱛᱳ ᱨᱮ ᱚᱱᱟ ᱥᱟᱶᱛᱮ ᱢᱟᱹᱨᱥᱟᱹᱯᱟᱲ ᱟᱛᱳ ᱨᱮᱦᱚᱸ ᱱᱚᱣᱟ ᱫᱩᱯᱲᱩᱵ ᱫᱚᱭ ᱥᱟᱯᱲᱟᱣ ᱞᱮᱫ ᱜᱮᱭᱟ ᱤᱱᱟᱹ ᱦᱤᱞᱳᱜ ᱚᱱᱟ ᱟᱛᱳ ᱨᱮᱱ ᱢᱚᱬᱮ ᱢᱟᱯᱟᱡᱤ ᱠᱚ ᱪᱮᱫ ᱡᱚᱝ ᱨᱮᱱᱟᱝ ᱯᱚᱛᱚᱵ ᱯᱩᱛᱷᱤ ᱠᱚᱭ ᱪᱟᱞ ᱟᱫ ᱠᱚᱣᱟᱭ ᱤᱱᱠᱟᱹ ᱛᱮ ᱟᱨ ᱚᱱᱟ ᱟᱛᱳ ᱨᱮᱱ ᱢᱚᱬᱮ ᱢᱟᱯᱟᱡᱤ ᱠᱚ ᱟᱭᱳ ᱠᱚ ᱥᱟᱱᱟᱢ ᱠᱚᱜᱮ ᱟᱹᱰᱤ ᱨᱟᱹᱥᱠᱟᱹ ᱥᱟᱛᱞᱟᱜ ᱛᱮ ᱯᱚᱛᱚᱵ ᱠᱚ ᱦᱟᱛᱟᱣ ᱠᱮᱫᱼᱟ ᱟᱨ ᱠᱤᱨᱟᱹ ᱠᱚ ᱦᱟᱛᱟᱣ ᱠᱮᱫᱼᱟ ᱟᱞᱮ ᱦᱚᱸ ᱚᱞ ᱪᱤᱠᱤ ᱛᱮᱞᱮ ᱪᱮᱫᱚᱜᱼᱟ ᱟᱨ ᱫᱩ ᱦᱟᱡᱟᱨ ᱯᱚᱸᱪᱤᱥ ᱢᱤᱥᱚᱱ ᱚᱞ ᱪᱤᱠᱤ ᱪᱷᱟᱨᱟᱣ ᱯᱟᱥᱱᱟᱣ ᱨᱮᱞᱮ ᱜᱚᱲᱚᱜᱼᱟ ᱫᱮᱞᱟ ᱵᱚᱱ ᱛᱚᱵᱮ ᱢᱤᱫ ᱡᱷᱚᱞᱚᱠ ᱵᱚᱱ ᱧᱮᱞᱟ ᱵᱤᱭᱳ ᱟᱥᱮᱠᱟ ᱨᱤᱱᱤᱡ ᱡᱚᱜᱽ ᱯᱟᱨᱥᱮᱛ ᱵᱷᱚᱜᱚᱵᱟᱱ ᱢᱩᱨᱢᱩ ᱛᱟᱹᱠᱤᱱᱟᱜ ᱢᱚᱪᱟ ᱠᱷᱚᱱ

ᱪᱤᱛᱟᱹᱨ ᱧᱮᱞ ᱠᱟᱛᱮᱫ ᱟᱯᱮ ᱦᱚᱸ ᱟᱱᱚᱱᱫᱚ ᱯᱚᱨᱡᱚᱱ ᱵᱤᱭᱳ ᱟᱥᱮᱠᱟ ᱢᱟᱹᱬᱤ ᱜᱤᱨᱤ ᱥᱟᱞᱟᱜ ᱥᱟᱹᱜᱟᱹᱭ ᱯᱮ ᱡᱚᱲᱟᱣ ᱫᱚᱦᱚᱭᱟ ᱟᱨ ᱟᱯᱮ ᱦᱚᱸᱯᱮ ᱫᱩ ᱫᱮᱞᱟ ᱟᱵᱚᱱᱟ ᱟᱨ ᱟᱞᱮ ᱥᱮᱴᱮᱨ ᱠᱟᱛᱮᱫ ᱚᱸᱰᱮ ᱚᱱᱟ ᱟᱹᱛᱩ ᱨᱮᱱ ᱢᱚᱬᱮ ᱢᱟᱯᱟᱹᱡᱤ ᱠᱚ ᱯᱚᱛᱚᱵ ᱯᱩᱛᱷᱤ ᱠᱚᱞᱮ ᱪᱟᱞ ᱟᱠᱚ ᱛᱮ ᱟᱯᱮ ᱦᱚᱸ ᱫᱩ ᱦᱟᱡᱟᱨ ᱯᱚᱸᱪᱤᱥ ᱥᱟᱞ ᱨᱮ ᱡᱟᱦᱟᱸ ᱚᱞ ᱪᱤᱠᱤ ᱢᱤᱥᱚᱱ ᱢᱮᱱᱟᱜ ᱟᱠᱟᱫᱼᱟ ᱚᱱᱟ ᱪᱮᱫ ᱞᱮᱠᱟ ᱛᱮᱵᱚᱱ ᱪᱷᱟᱨᱟᱣ ᱯᱟᱥᱱᱟᱣᱟ ᱟᱨ ᱜᱮᱞᱮ ᱵᱤᱞᱤᱭᱟᱵᱚᱱ ᱱᱚᱣᱟ ᱜᱮ ᱟᱞᱮᱭᱟᱜ ᱩᱭᱦᱟᱹᱨ ᱟᱨ ᱠᱩᱠᱢᱩ ᱟᱞᱮ ᱟᱥᱚᱜ ᱟᱞᱮ ᱟᱯᱮ ᱥᱟᱱᱟᱢ ᱠᱚ ᱱᱚᱣᱟ ᱟᱹᱛᱩ ᱟᱹᱛᱩ ᱨᱮᱱ ᱦᱚᱲ ᱠᱚ ᱢᱚᱬᱮ ᱢᱟᱯᱟᱹᱡᱤ ᱥᱟᱶᱛᱮ ᱡᱟᱦᱟᱸ ᱜᱮ ᱯᱟᱹᱴᱷᱩᱣᱟᱹ ᱚᱞᱚᱜ ᱠᱚᱲᱟ ᱠᱩᱲᱤ ᱠᱚ ᱢᱮᱱᱟᱜ ᱵᱚᱱᱟ ᱡᱚᱛᱚ ᱦᱚᱲ ᱜᱚᱲᱚ ᱥᱚᱦᱚᱫ ᱯᱮ ᱮᱢᱟ ᱞᱮᱭᱟ ᱢᱮᱱᱛᱮ ᱟᱞᱮ ᱞᱮ ᱟᱥᱚᱜ ᱠᱟᱱᱟ ᱚᱱᱟ ᱤᱫᱤ ᱠᱟᱛᱮᱫ ᱛᱮᱦᱮᱧ ᱟᱞᱮ ᱟᱹᱰᱤ ᱠᱩᱨᱩᱢᱩᱴᱩ ᱞᱮ ᱪᱷᱩᱴᱟᱹᱣ ᱟᱠᱟᱱᱟ ᱢᱟ ᱛᱚᱵᱮ ᱱᱚᱜᱼᱚᱭ ᱪᱤᱛᱟᱹᱨ ᱵᱚᱱ ᱧᱮᱞᱮᱜᱼᱟ ᱱᱚᱣᱟ ᱫᱚ ᱦᱩᱭᱩᱜ ᱠᱟᱱᱟ ᱢᱟᱹᱨᱥᱟᱹᱯᱟᱲ ᱟᱛᱳ ᱨᱮᱱᱟᱝ ᱢᱤᱫ ᱡᱷᱚᱞᱚᱠ ᱚᱸᱰᱮ ᱦᱚᱸ ᱢᱚᱬᱮ ᱢᱟᱯᱟᱹᱡᱤ ᱠᱚ ᱫᱩ ᱫᱮᱞᱟ ᱟᱫ ᱵᱚᱱ ᱛᱮ ᱥᱮᱴᱮᱨ ᱞᱮᱱ ᱛᱟᱦᱮᱸᱜ ᱵᱚᱱ ᱟᱨ ᱚᱸᱰᱮ ᱦᱚᱸ ᱟᱵᱚ ᱨᱮᱱ ᱩᱱᱠᱩ ᱫᱤᱭᱳ ᱟᱥᱮᱠᱟ ᱨᱮᱱ ᱡᱟᱦᱟᱸ ᱜᱮ ᱠᱩᱲᱤᱼᱠᱚᱲᱟ ᱥᱚᱦᱮᱫᱤᱭᱟᱹ ᱠᱚ ᱢᱮᱱᱟᱜ ᱠᱚᱣᱟ ᱩᱱᱠᱩ ᱠᱚ ᱪᱟᱞᱟᱣ ᱠᱟᱛᱮ ᱚᱸᱰᱮ ᱟᱵᱚ ᱯᱚᱛᱚᱵ ᱯᱩᱛᱷᱤ ᱵᱚᱱ ᱮᱢᱟᱫ ᱠᱚ ᱛᱟᱦᱮᱸᱫ ᱢᱚᱬᱮ ᱢᱟᱯᱟᱹᱡᱤ ᱠᱚ ᱟᱹᱰᱤ ᱨᱟᱹᱥᱠᱟᱹ ᱥᱟᱹᱛᱞᱟᱜ ᱛᱮᱜᱮ ᱯᱚᱛᱚᱵ ᱯᱩᱛᱷᱤ ᱠᱚ ᱟᱛᱟᱝ ᱠᱮᱫ ᱛᱮ ᱟᱹᱰᱤ ᱡᱳᱨ ᱠᱚ ᱥᱟᱨᱦᱟᱣ ᱠᱮᱫ ᱵᱚᱱᱟ ᱟᱨ ᱱᱚᱝᱠᱟᱱᱟᱜ ᱠᱟᱹᱢᱤᱨᱮ ᱟᱠᱚ ᱜᱚᱲᱚ ᱠᱚ ᱮᱢᱟ ᱵᱚᱱᱟ